ᱤ ᱡᱟᱦᱟᱸ ᱴᱨᱟᱭᱟᱞ ᱵᱷᱟᱨᱡᱚᱱ ᱛᱟᱦᱮᱱᱟ ᱡᱟᱦᱟᱸ ᱱᱚᱨᱢᱟᱞ ᱛᱟᱦᱮᱱᱟ ᱪᱮᱴ ᱡᱤᱯᱤᱴᱤ ᱚᱱᱟ ᱮᱠᱪᱩᱭᱮᱞᱤ ᱪᱮᱫ ᱞᱮᱠᱟ ᱵᱚᱱ ᱤᱥᱛᱮᱢᱟᱞᱟ ᱚᱱᱟ ᱠᱟᱹᱴᱤᱡ ᱧᱮᱞ ᱧᱚᱜᱽ ᱞᱮᱵᱚᱱ ᱛᱚ ᱪᱮᱴ ᱡᱤᱯᱤᱴᱤ ᱜᱤᱧ ᱥᱟᱨᱪᱟ

ᱥᱟᱨᱪ ᱢᱟᱲᱟᱝ ᱢᱤᱫᱴᱤᱡ ᱥᱚᱯᱷᱴᱣᱮᱭᱟᱨ ᱫᱮᱠᱷᱟᱣ ᱟᱯᱮ ᱠᱟᱱᱟ ᱱᱚᱜᱼᱚᱭ ᱛᱟᱨᱟᱝ ᱵᱞᱮᱱᱰᱟᱨ ᱥᱚᱯᱷᱴᱣᱮᱭᱟᱨ ᱡᱟᱦᱟᱸ ᱠᱷᱚᱡ ᱟᱹᱵᱤᱱ ᱮᱱᱤᱢᱮᱥᱚᱱ ᱡᱟᱦᱟᱱᱟᱜ ᱜᱮ ᱮᱱᱤᱢᱮᱥᱚᱱ ᱵᱤᱱ ᱠᱨᱤᱭᱮᱴ ᱫᱟᱲᱮᱭᱟᱜᱼᱟ ᱭᱟ ᱛᱚ ᱵᱷᱤᱰᱤᱭᱳ ᱮᱰᱤᱴᱤᱝ ᱵᱤᱱ ᱫᱟᱲᱮᱭᱟᱜᱼᱟ ᱛᱚ ᱱᱚᱨᱢᱟᱞᱤ ᱱᱚᱣᱟ ᱫᱚ ᱥᱚᱵᱥᱮ ᱡᱟᱫᱟ ᱠᱟᱨᱴᱩᱱ ᱮᱱᱤᱢᱮᱥᱚᱱ ᱭᱟ ᱛᱚ ᱴᱮᱠᱥᱴ ᱮᱱᱤᱢᱮᱥᱚᱱ ᱠᱚ ᱤᱥᱛᱮᱢᱟᱞ ᱟᱠᱚ ᱱᱚᱜᱼᱚᱭ ᱧᱮᱞ ᱵᱤᱱ ᱱᱚᱣᱟ ᱫᱚ ᱱᱚᱣᱟ ᱠᱷᱚᱡ ᱠᱚ ᱠᱨᱤᱭᱮᱴ ᱟᱠᱚ ᱟᱹᱰᱤᱜᱟᱱ ᱠᱟᱨᱴᱩᱱ ᱮᱱᱤᱢᱮᱥᱚᱱ ᱠᱨᱤᱭᱮᱴ ᱜᱟᱱᱚᱜᱼᱟ ᱛᱚ ᱮᱠᱪᱩᱭᱮᱞᱤ ᱤᱧ ᱠᱟᱹᱴᱤᱡ ᱥᱞᱳ ᱠᱟᱹᱢᱤᱭᱮᱫ ᱛᱤᱧᱟᱹᱭ ᱱᱚᱣᱟ ᱥᱤᱥᱴᱮᱢ ᱛᱮ ᱛᱚ ᱪᱚᱞᱚ ᱛᱟᱦᱚᱞᱮ ᱱᱚᱣᱟᱨᱮ ᱪᱮᱫ ᱞᱮᱠᱟᱧ ᱨᱟᱱ ᱦᱚᱪᱚᱭᱟ ᱡᱟᱦᱟᱸ ᱠᱳᱰ ᱤᱧ ᱚᱞᱟ ᱪᱮᱴ ᱡᱤᱯᱤᱴᱤ ᱨᱮ ᱟᱨ ᱛᱚ ᱱᱚᱸᱰᱮᱱᱟᱜ ᱡᱟᱦᱟᱸ ᱥᱚᱯᱷᱴᱣᱮᱨ ᱢᱮᱱᱟᱜᱼᱟ ᱚᱱᱟ ᱨᱮᱱᱟᱜ ᱠᱳᱰ ᱪᱮᱴ ᱡᱤ ᱯᱤ ᱴᱤ ᱠᱷᱚᱱ ᱠᱳᱰ ᱤᱧ ᱤᱭᱟᱹᱭᱟ ᱚᱸᱰᱮ ᱠᱷᱚᱱ ᱠᱳᱰ ᱤᱧ ᱨᱟᱱ ᱦᱚᱪᱚᱭᱟ ᱱᱚᱸᱰᱮ ᱱᱚᱣᱟ ᱡᱟᱦᱟᱸ ᱥᱚᱯᱷᱴᱣᱮᱨ ᱢᱮᱱᱟᱜᱼᱟ ᱵᱞᱮᱱᱰᱟᱨ ᱥᱚᱯᱷᱴᱣᱮᱨ ᱛᱚ ᱪᱚᱞᱚ ᱛᱟᱦᱚᱞᱮ ᱱᱚᱣᱟ ᱨᱮ ᱮᱠᱪᱩᱭᱮᱞᱤ ᱪᱮᱫ ᱞᱮᱠᱟᱭ ᱨᱟᱱᱟ ᱚᱱᱟ ᱠᱳᱰ ᱛᱚ ᱥᱚᱵᱽ ᱥᱮ ᱯᱮᱦᱞᱮ ᱟᱵᱚ ᱚᱞ ᱟᱵᱚᱱ ᱮᱠᱪᱩᱭᱮᱞᱤ ᱫᱚ ᱡᱟᱦᱟᱸ ᱵᱞᱮᱱᱰᱟᱨ ᱥᱚᱯᱷᱴᱣᱮᱨ ᱢᱮᱱᱟᱜᱼᱟ ᱚᱱᱟ ᱨᱮ ᱯᱟᱭᱛᱷᱚᱱ ᱠᱳᱰ ᱮ ᱠᱟᱹᱢᱤᱭᱟ ᱛᱚ ᱥᱚᱵᱽ ᱥᱮ ᱯᱮᱦᱞᱮᱧ ᱥᱟᱨᱪᱟ

ᱪᱮᱫᱟᱜ ᱠᱤ ᱩᱱᱟᱹᱜ ᱦᱮᱵᱷᱤ ᱥᱚᱯᱷᱴᱣᱮᱨ ᱱᱚᱨᱢᱟᱞ ᱠᱚᱢᱯᱤᱭᱩᱴᱟᱨ ᱨᱮ ᱵᱟᱭ ᱠᱟᱹᱢᱤᱭᱟ ᱚᱱᱟ ᱞᱟᱹᱜᱤᱫ ᱦᱟᱭ ᱰᱤᱵᱷᱟᱭᱤᱥ ᱥᱯᱮᱥ ᱫᱚᱨᱠᱟᱨ ᱦᱟᱭ ᱨᱮᱢ ᱫᱚᱨᱠᱟᱨ ᱛᱚ ᱱᱚᱜᱼᱚᱭ ᱛᱟᱨᱟᱝ ᱠᱳᱰ ᱚᱞ ᱠᱟᱛᱮᱫ ᱮᱢᱟ ᱟᱠᱟᱫ ᱵᱚᱱᱟᱭ ᱛᱚ ᱱᱚᱣᱟ ᱠᱳᱰ ᱤᱧ ᱠᱚᱯᱤᱭᱟ ᱯᱟᱭᱛᱷᱚᱱ ᱠᱳᱰ ᱢᱮᱱᱟᱜᱼᱟ ᱛᱚ ᱠᱚᱯᱤ ᱠᱳᱰ ᱤᱱᱟᱹ ᱯᱚᱨᱮ ᱵᱞᱮᱱᱰᱟᱨᱤᱧ ᱪᱟᱞᱟᱜᱼᱟ ᱵᱞᱮᱱᱰᱟᱨ ᱱᱚᱸᱰᱮ ᱛᱟᱦᱮᱱᱟ ᱚᱱᱟ ᱥᱠᱨᱤᱯᱴᱤᱝ

ᱢᱟᱛᱨᱟᱝ ᱨᱮᱰᱤᱭᱮᱱᱟ ᱞᱟᱹᱭᱮᱫ ᱛᱟᱦᱮᱸᱫ ᱤᱧ ᱠᱤ ᱱᱮᱠᱥᱴ ᱴᱟᱭᱤᱢ ᱤᱧ ᱞᱟᱹᱭ ᱟᱯᱮᱭᱟ ᱞᱮᱠᱤᱱ ᱱᱤᱛᱚᱜ ᱵᱮᱱᱟᱣ ᱛᱮᱭᱟᱨ ᱦᱩᱭ ᱟᱠᱟᱱᱟ ᱛᱚ ᱱᱚᱣᱟ ᱱᱟᱜ ᱦᱮᱞᱳ ᱵᱞᱮᱱᱰᱟᱨ ᱛᱚ ᱮᱠᱪᱩᱭᱮᱞᱤ ᱱᱚᱣᱟ ᱪᱮᱫ ᱞᱮᱠᱟ ᱨᱟᱱ ᱟᱭ ᱥᱮ ᱵᱟᱝᱟ ᱣᱟᱦ ᱵᱟᱹᱲᱤᱭᱟ ᱠᱟᱹᱢᱤᱭᱮᱫᱼᱟᱭ ᱠᱟᱹᱴᱤᱡ ᱫᱷᱟᱨᱟ ᱥᱚᱯᱷᱴᱣᱮᱨ ᱦᱮᱵᱷᱤ ᱛᱟᱦᱮᱱᱟ ᱥᱮ ᱥᱚᱯᱷᱴᱣᱮᱨ ᱦᱮᱵᱷᱤ ᱧᱚᱜ ᱛᱟᱦᱮᱱᱟ ᱥᱮ ᱮᱱᱠᱷᱟᱱ ᱵᱮᱥᱴᱷᱤᱠ ᱵᱟᱭ ᱠᱟᱹᱢᱤᱭᱟ ᱞᱮᱠᱤᱱ ᱡᱟᱦᱟᱸ ᱠᱳᱰ ᱚᱞ ᱟᱛᱮᱧ ᱠᱩᱞᱤ ᱠᱮᱫᱮᱭᱟ ᱚᱱᱟ ᱠᱳᱰ ᱚᱞ ᱟᱛᱮ ᱠᱟᱹᱢᱤ ᱠᱮᱫᱼᱟ ᱞᱮᱠᱤᱱ ᱱᱚᱜᱼᱚᱭ ᱡᱟᱦᱟᱸ ᱛᱤᱱᱟᱹᱜ ᱠᱳᱰ ᱢᱮᱱᱟᱜᱼᱟ ᱱᱚᱣᱟ ᱠᱚ ᱠᱳᱰ ᱚᱱᱟ ᱨᱟᱱ ᱠᱟᱛᱮ ᱱᱚᱰᱮᱧ ᱤᱥᱛᱮᱢᱟᱞ ᱟᱠᱟᱫᱼᱟ ᱡᱟᱦᱟᱸ ᱱᱤᱛᱚᱜ ᱱᱚᱨᱢᱟᱞᱤ ᱮᱠᱫᱚᱢ ᱵᱟᱲᱤᱭᱟ ᱛᱟᱹᱨᱤᱠᱟ ᱛᱮ ᱠᱟᱹᱢᱤᱭᱮᱫᱼᱟᱭ ᱟᱨ ᱱᱤᱛᱚᱜ ᱡᱟᱦᱟᱱᱟᱜ ᱜᱮ ᱚᱱᱠᱟᱱᱟᱜ ᱵᱤᱱ ᱠᱨᱤᱭᱮᱴᱟ ᱮᱱᱠᱷᱟᱱ ᱵᱮᱱᱟᱣ ᱫᱟᱲᱮᱭᱟᱜ ᱵᱤᱱ ᱟᱨ ᱮᱴᱟᱜᱟᱜ ᱠᱚᱥᱪᱮᱱ ᱦᱚᱸᱵᱤᱱ ᱠᱩᱞᱤ ᱫᱟᱲᱮᱭᱟᱭᱟ

ᱟᱨ ᱢᱤᱫᱴᱤᱡ ᱤᱧ ᱢᱮᱛᱟ ᱟᱯᱮ ᱠᱟᱱᱟ ᱡᱟᱦᱟᱸ ᱢᱚᱛᱞᱚᱵ ᱢᱤᱫᱴᱤᱡ ᱚᱱᱠᱟᱱᱟᱜ ᱥᱚᱯᱷᱴᱣᱮᱨ ᱢᱮᱱᱟᱜᱼᱟ ᱭᱟ ᱛᱚ ᱳᱭᱮᱵᱽᱥᱟᱭᱤᱴ ᱵᱤᱱ ᱞᱟᱹᱭ ᱫᱟᱲᱮᱭᱟᱜᱼᱟ ᱚᱱᱟ ᱠᱷᱚᱱ ᱟᱹᱵᱤᱱ ᱟᱹᱰᱤ ᱜᱟᱱ ᱯᱷᱳᱴᱳ ᱵᱤᱱ ᱠᱨᱤᱭᱮᱴ ᱫᱟᱲᱮᱭᱟᱜᱼᱟ ᱛᱚ ᱚᱱᱟ ᱨᱮᱱᱟᱜ ᱧᱩᱛᱩᱢ ᱫᱚ ᱦᱩᱭᱩᱜ ᱠᱟᱱᱟ ᱰᱤᱥᱠᱳᱰ ᱡᱟᱦᱟᱸ ᱱᱚᱣᱟ ᱥᱚᱯᱷᱴᱣᱮᱨ ᱢᱮᱱᱟᱜᱼᱟ ᱱᱚᱣᱟᱧ ᱤᱱᱥᱴᱚᱞ ᱟᱠᱟᱫᱼᱟ ᱠᱚᱢᱯᱤᱭᱩᱴᱟᱨ ᱨᱮ ᱰᱤᱥᱠᱳᱰ ᱠᱚ ᱞᱟᱹᱭᱟ ᱱᱚᱣᱟ ᱨᱮ ᱟᱹᱰᱤ ᱜᱟᱱ ᱤᱢᱮᱡᱽ ᱠᱨᱤᱭᱮᱴ ᱠᱟᱛᱮᱫ ᱮᱢᱟ ᱵᱤᱱᱟᱭ ᱡᱟᱦᱟᱸ ᱜᱮᱵᱤᱱ ᱠᱩᱞᱤᱭᱮᱭᱟ ᱞᱮᱠᱤᱱ ᱡᱟᱦᱟᱸ ᱢᱤᱫᱴᱤᱡ ᱢᱮᱱᱟᱜᱼᱟ ᱢᱤᱰ ᱡᱟᱨᱱᱤ ᱥᱚᱯᱷᱴᱣᱮᱨ ᱢᱮᱱᱟᱜᱼᱟ ᱡᱟᱦᱟᱸ ᱢᱤᱰ ᱡᱟᱨᱱᱤ ᱞᱤᱝᱠ ᱛᱟᱦᱮᱱᱟ ᱥᱟᱨᱵᱷᱟᱨ ᱚᱱᱟ ᱮᱠᱪᱩᱭᱮᱞᱤ ᱯᱨᱤᱢᱤᱭᱟᱢ ᱵᱷᱟᱨᱡᱚᱱ ᱨᱮ ᱛᱟᱦᱮᱱᱟ ᱡᱟᱦᱟᱸ ᱟᱹᱵᱤᱱ ᱯᱷᱨᱤ ᱛᱮ ᱵᱟᱹᱵᱤᱱ ᱧᱟᱢ ᱫᱟᱲᱮᱭᱟᱜᱼᱟ ᱞᱮᱠᱤᱱ ᱟᱹᱵᱤᱱ ᱡᱟᱦᱟᱸ ᱛᱷᱟᱢᱵᱽᱱᱮᱞ ᱨᱮᱵᱤᱱ ᱧᱮᱞ ᱞᱮᱫ ᱛᱟᱦᱮᱱᱟ ᱚᱱᱟ ᱫᱚ ᱮᱠᱪᱩᱭᱮᱞᱤ ᱯᱨᱤᱢᱤᱭᱟᱢ ᱵᱷᱟᱨᱡᱚᱱ ᱨᱮᱜᱮ ᱛᱟᱦᱮᱱᱟ ᱞᱮᱠᱤᱱ ᱴᱨᱟᱭᱟᱞ ᱵᱷᱟᱨᱡᱚᱱ ᱨᱤᱧ ᱤᱥᱛᱮᱢᱟᱞ ᱞᱮᱫ ᱛᱟᱦᱮᱸᱫ ᱟᱨ ᱴᱨᱟᱭᱟᱞ ᱵᱷᱟᱨᱡᱚᱱ ᱠᱷᱟᱛᱢ ᱪᱟᱵᱟ ᱟᱠᱟᱱᱟ ᱱᱚᱣᱟ ᱮᱱᱠᱷᱟᱱ ᱢᱤᱫᱴᱤᱡ ᱟᱨᱚ ᱢᱤᱫᱴᱤᱡ ᱢᱮᱱᱟᱜᱼᱟ ᱡᱟᱦᱟᱸ ᱴᱷᱮᱱ ᱠᱷᱚᱱ ᱟᱹᱵᱤᱱ ᱡᱟᱦᱟᱱᱟᱜ ᱜᱮᱵᱤᱱ ᱯᱷᱳᱴᱳ ᱵᱤᱱ ᱵᱮᱱᱟᱣ ᱵᱤᱱ ᱠᱩᱞᱤᱭᱮᱭᱟ ᱮᱱᱠᱷᱟᱱ ᱚᱱᱟ ᱯᱷᱳᱴᱳ ᱵᱮᱱᱟᱣ ᱟᱵᱤᱱᱟᱭ ᱛᱚ ᱱᱚᱰᱮ ᱢᱤᱫᱴᱤᱡ ᱠᱳᱰ ᱫᱚᱨᱠᱟᱨᱚᱜᱼᱟ ᱱᱟᱦᱟᱜ ᱠᱳᱰ ᱮᱠᱪᱩᱭᱮᱞᱤ ᱠᱳᱰ ᱫᱚ ᱵᱟᱝᱟ ᱞᱮᱠᱤᱱ ᱮᱠᱪᱩᱭᱮᱞᱤ ᱱᱚᱣᱟ ᱨᱮ ᱪᱮᱫ ᱞᱮᱠᱟ ᱠᱚ ᱥᱟᱨᱪᱟ ᱱᱚᱣᱟ ᱡᱤᱱᱤᱥ ᱟᱵᱤᱱ ᱢᱳᱵᱟᱭᱤᱞ ᱨᱮᱦᱚᱸ ᱵᱤᱱ ᱧᱟᱢ ᱫᱟᱲᱮᱭᱟᱜᱼᱟ ᱰᱤᱥᱠᱳᱰ ᱮᱯ ᱢᱤᱫᱴᱤᱡ ᱛᱟᱦᱮᱱᱟ ᱚᱸᱰᱮ ᱥᱟᱨᱪ ᱵᱤᱱ ᱱᱟᱦᱟᱜ ᱚᱸᱰᱮ ᱧᱟᱢᱟᱵᱤᱱ ᱛᱚ ᱥᱚᱵᱥᱮ ᱯᱮᱦᱞᱮ

ᱤᱱᱴᱟᱨ ᱟᱫᱮᱭᱟ ᱱᱤᱭᱟᱹ ᱱᱟᱦᱟᱜ ᱠᱳᱰ ᱚᱞ ᱟᱛᱮ ᱡᱟᱦᱟᱧ ᱢᱮᱛᱟ ᱟᱫᱮᱭᱟ ᱭᱟᱱᱤ ᱠᱤ ᱡᱟᱦᱟᱸ ᱪᱮᱴ ᱵᱳᱴ ᱛᱟᱦᱮᱱᱟ ᱚᱸᱰᱮᱧ ᱢᱮᱥᱮᱡᱽ ᱤᱧ ᱮᱢ ᱟᱠᱟᱫᱮᱭᱟ ᱚᱱᱟ ᱪᱮᱴ ᱵᱳᱴ ᱱᱟᱦᱟᱜ ᱢᱮᱥᱮᱡᱽ ᱟᱛᱮ ᱚᱱᱟ ᱯᱷᱳᱴᱳᱭ ᱠᱨᱤᱭᱮᱴ ᱟᱛᱮ ᱤᱢᱟᱹᱧᱟᱭ ᱱᱟᱦᱟᱜ ᱛᱚ ᱠᱟᱹᱴᱤᱡ ᱴᱟᱭᱤᱢ ᱦᱟᱛᱟᱣᱮᱫᱼᱟᱭ

ᱛᱚ ᱚᱱᱟ ᱤᱢᱮᱡᱽ ᱠᱨᱤᱭᱮᱴ ᱠᱟᱛᱮ ᱮᱢᱟ ᱟᱠᱟᱫᱤᱧᱟᱹ ᱡᱟᱦᱟᱸᱧ ᱞᱟᱹᱭᱮᱫ ᱛᱟᱦᱮᱸᱫ ᱱᱚᱣᱟ ᱮ ᱛᱷᱨᱤ ᱰᱤ ᱯᱤᱠᱪᱟᱨ ᱴᱨᱟᱭᱵᱮᱞ ᱤᱱ ᱫᱟ ᱵᱷᱤᱞᱮᱡᱽ ᱩᱭᱤᱛᱷ ᱵᱮᱠᱜᱨᱟᱣᱩᱱᱰ ᱚᱯᱷ ᱣᱟᱴᱟᱨᱯᱷᱚᱞ ᱱᱚᱜᱼᱚᱭ ᱛᱟᱨᱟᱝ ᱤᱢᱮᱡᱽ ᱛᱤᱱᱟᱹᱜ ᱢᱟᱡᱮᱫᱟᱨ ᱜᱮᱭᱟ ᱭᱟᱱᱤ ᱠᱤ ᱡᱟᱦᱟᱱᱟᱜ ᱜᱮᱵᱤᱱ ᱟᱨ ᱢᱤᱫᱴᱤᱡ ᱣᱮᱵᱥᱟᱭᱤᱴ ᱢᱮᱱᱟᱜᱼᱟ ᱡᱟᱦᱟᱸ ᱴᱷᱮᱱ ᱠᱷᱚᱱ ᱟᱹᱵᱤᱱ ᱟᱨᱚ ᱯᱷᱳᱴᱳ ᱵᱤᱱ ᱠᱨᱤᱭᱮᱴ ᱫᱟᱲᱮᱭᱟᱜᱼᱟ ᱞᱮᱠᱤᱱ ᱚᱱᱟ ᱢᱤᱫᱴᱤᱡ ᱣᱮᱵᱥᱟᱭᱤᱴ ᱢᱮᱱᱟᱜᱼᱟ ᱡᱟᱦᱟᱸ ᱴᱷᱮᱱ ᱠᱷᱚᱡ ᱟᱹᱵᱤᱱ ᱡᱟᱦᱟᱱᱟᱜ ᱜᱮᱵᱤᱱ ᱯᱷᱳᱴᱳ ᱵᱤᱱ ᱠᱨᱤᱭᱮᱴ ᱫᱟᱲᱮᱭᱟᱜᱼᱟ ᱡᱟᱦᱟᱸᱭ ᱮ ᱟᱭ ᱵᱮᱱᱟᱣᱟᱭ ᱯᱷᱳᱴᱳ ᱚᱱᱟ ᱵᱤᱱ ᱠᱨᱤᱭᱮᱴ ᱫᱟᱲᱮᱭᱟᱜᱼᱟ

ᱱᱚᱣᱟ ᱴᱷᱮᱱ ᱠᱷᱚᱱ ᱦᱚᱸ ᱵᱮᱱᱟᱣ ᱜᱟᱱᱚᱜᱼᱟ ᱛᱚ ᱟᱹᱵᱤᱱ ᱥᱤᱢᱯᱚᱞ ᱥᱟ ᱱᱚᱰᱮ ᱥᱟᱨᱪ ᱦᱩᱭᱩᱜ ᱛᱟᱵᱤᱱᱟ ᱟᱹᱰᱤᱜᱟᱱ ᱯᱷᱳᱴᱳ ᱠᱚ ᱛᱮᱭᱟᱨ ᱟᱠᱟᱫ ᱛᱚ ᱱᱚᱰᱮ ᱤᱧ ᱟᱹᱰᱤᱜᱟᱱ ᱯᱷᱳᱴᱳᱧ ᱵᱮᱱᱟᱣ ᱞᱮᱫ ᱛᱟᱦᱮᱸᱫ ᱱᱚᱣᱟ ᱥᱟᱨᱪ ᱞᱮᱫ ᱛᱟᱦᱮᱸᱫ ᱯᱷᱳᱴᱳ ᱱᱚᱣᱟ ᱠᱚ ᱵᱮᱱᱟᱣ ᱠᱟᱛᱮ ᱮᱢᱟ ᱠᱟᱫ ᱥᱟᱯᱳᱡᱽ ᱢᱟᱱ ᱞᱚ ᱪᱮᱫ ᱞᱮᱠᱟᱱᱟᱜ ᱤᱢᱮᱡᱽ ᱫᱚᱨᱠᱟᱨ ᱮᱠᱪᱩᱭᱮᱞᱤ ᱱᱚᱰᱮ ᱪᱮᱫ ᱞᱮᱠᱟ ᱯᱷᱳᱴᱳᱭ ᱵᱮᱱᱟᱣ ᱛᱮ ᱤᱢᱟᱹᱧᱟᱭ ᱚᱱᱟ ᱢᱟᱲᱟᱝ ᱤᱧ ᱥᱟᱨᱪ ᱠᱟᱛᱮ ᱤᱧ ᱵᱮᱱᱟᱣ ᱞᱮᱫ ᱛᱟᱦᱮᱸᱜᱼᱟ ᱮᱭᱟ ᱮᱰᱵᱷᱟᱱᱥ ᱮᱭᱟᱭ ᱨᱤᱵᱩᱴ ᱨᱳᱵᱳᱴ ᱢᱤᱥᱴᱮᱠ ᱥᱳ ᱱᱚᱰᱮ ᱪᱮᱫ ᱞᱮᱠᱟᱱᱟᱜ ᱵᱮᱱᱟᱣ ᱠᱟᱛᱮ ᱤᱢᱟᱹᱧ ᱠᱟᱱᱟᱭ

ᱱᱤᱭᱟᱹ ᱠᱟᱹᱴᱤᱡ ᱫᱷᱟᱨᱟ ᱢᱟᱡᱮᱫᱟᱨ ᱤᱧ ᱴᱷᱤᱠᱟᱹ ᱠᱮᱜᱼᱟ ᱠᱤ ᱡᱟᱦᱟᱸ ᱰᱤᱥᱠᱳᱰ ᱢᱮᱱᱟᱜᱼᱟ ᱰᱤᱥᱠᱳᱰ ᱠᱟᱢᱯᱮᱭᱟᱨ ᱱᱚᱣᱟ ᱠᱟᱹᱴᱤᱡ ᱫᱷᱟᱨᱟ ᱢᱟᱡᱮᱫᱟᱨ ᱯᱷᱚᱴᱳᱭ ᱮᱢᱟ ᱱᱚᱜᱼᱚᱭ ᱡᱟᱦᱟᱸ ᱯᱷᱚᱴᱳ ᱵᱤᱱ ᱧᱮᱞᱮᱜᱼᱟ ᱥᱮ ᱛᱤᱱᱟᱹᱜ ᱢᱟᱡᱮᱫᱟᱨ ᱯᱷᱚᱴᱳ ᱵᱮᱱᱟᱜ ᱠᱟᱱᱟ ᱛᱚ ᱚᱱᱠᱟᱱᱟᱜ ᱡᱩᱫᱤ ᱢᱟᱱᱞᱳ ᱚᱱᱠᱟᱱᱟᱜ ᱵᱤᱱ ᱯᱷᱚᱴᱳ ᱵᱤᱱ ᱠᱷᱚᱡᱚᱜ ᱠᱟᱱᱟ ᱟᱵᱤᱱᱟᱜ ᱢᱚᱱ ᱪᱟᱦᱟ ᱯᱷᱚᱴᱳ ᱮᱱᱠᱷᱟᱱ ᱱᱚᱰᱮ ᱠᱷᱚᱱ ᱵᱤᱱ ᱵᱮᱱᱟᱣ ᱫᱟᱲᱮᱭᱟᱜᱼᱟ ᱛᱚ ᱥᱳ ᱛᱮᱦᱮᱧᱟᱜ ᱵᱷᱤᱰᱤᱭᱳ ᱫᱚ ᱱᱤᱱᱟᱹᱜ ᱫᱷᱟᱹᱨᱤᱡ ᱜᱮ ᱟᱨ ᱮᱠᱪᱩᱭᱮᱞᱤ ᱟᱯᱮ ᱠᱩᱥᱤ ᱟᱠᱟᱫᱟ ᱥᱮ ᱵᱟᱝᱟ ᱱᱚᱣᱟ ᱵᱷᱤᱰᱤᱭᱳ ᱮᱱᱠᱷᱟᱱ ᱡᱩᱫᱤ ᱟᱯᱮ ᱱᱚᱣᱟ ᱵᱷᱤᱰᱤᱭᱳ ᱯᱮ ᱠᱩᱥᱤ ᱟᱠᱟᱫ ᱠᱷᱟᱱ ᱪᱮᱱᱮᱞ ᱥᱟᱵᱥᱠᱨᱟᱭᱤᱵᱽ ᱟᱞᱚ ᱯᱮ ᱦᱤᱲᱤᱧᱟ ᱵᱷᱤᱰᱤᱭᱳ ᱞᱟᱭᱤᱠ ᱟᱞᱚ ᱯᱮ ᱦᱤᱲᱤᱧᱟ ᱡᱩᱫᱤ ᱱᱟᱣᱟ ᱜᱮᱯᱮ ᱠᱷᱟᱱ ᱥᱟᱵᱥᱠᱨᱟᱭᱤᱵᱽ ᱟᱞᱚ ᱯᱮ ᱦᱤᱲᱤᱧᱟ ᱟᱨ ᱱᱮᱠᱥᱴ ᱴᱟᱭᱤᱢ ᱟᱨᱦᱚᱸ ᱚᱱᱠᱟᱱᱟᱜ ᱮ ᱟᱭ ᱥᱤᱥᱴᱮᱢ ᱵᱟᱨᱮᱛᱮᱧ ᱞᱟᱹᱭᱟᱯᱮᱭᱟ ᱮᱠᱪᱩᱭᱮᱞᱤ ᱚᱱᱠᱟᱱᱟᱜ ᱮ ᱟᱭ ᱥᱤᱥᱴᱮᱢ ᱟᱨᱦᱚᱸ ᱪᱮᱫ ᱦᱤᱡᱩᱜ ᱠᱟᱱᱟ ᱛᱚ ᱛᱮᱦᱮᱧᱟᱜ ᱵᱷᱤᱰᱤᱭᱳ ᱫᱚ ᱱᱚᱣᱟ ᱫᱷᱟᱹᱨᱤᱡ ᱜᱮ ᱛᱚ ᱪᱚᱞᱚ ᱛᱟᱦᱚᱞᱮ ᱟᱨ ᱢᱤᱫᱴᱮᱱ ᱱᱟᱣᱟ ᱵᱷᱤᱰᱤᱭᱳ ᱨᱮ ᱧᱟᱯᱟᱢ ᱟᱵᱚᱱ ᱡᱚᱦᱟᱨ ᱡᱚᱦᱟᱨ